ᱧᱮᱧᱮᱞᱤᱭᱟᱹ ᱠᱚ ᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱨᱟᱹᱥᱠᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱩᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ᱾ ᱛᱤᱱ ᱠᱷᱚᱱ ᱪᱚ ᱥᱟᱱᱟ ᱞᱮᱫ ᱢᱮᱛᱮ ᱤᱧᱟᱹᱜ ᱚᱲᱟᱜ ᱛᱮᱢ ᱵᱚᱞᱚᱭᱮᱱ᱾ ᱚᱲᱟᱜ ᱨᱮ ᱵᱟᱝ ᱡᱩᱛ ᱞᱮᱱ ᱛᱟᱢ ᱛᱮ ᱵᱟᱦᱨᱮ ᱥᱮᱡ ᱮᱢ ᱤᱫᱤ ᱠᱤᱫᱤᱧ᱾ ᱯᱷᱟᱸᱠᱟ ᱡᱟᱭᱜᱟ ᱥᱮᱫ ᱵᱟᱝ ᱤᱫᱤ ᱠᱟᱛᱮ ᱪᱷᱟᱴᱠᱟ ᱨᱮᱜᱮᱢ ᱫᱷᱩᱨᱟᱹᱣ ᱪᱮᱛᱟᱱ ᱨᱮᱱᱟᱜ ᱦᱚᱸ ᱞᱤᱱ ᱠᱮᱫ ᱛᱤᱧ ᱞᱟᱛᱟᱨ ᱨᱮᱦᱚᱸ ᱟᱱᱰᱨᱟᱣ ᱦᱚᱪᱚ ᱠᱤᱫᱤᱧ ᱟᱨ ᱢᱤᱫ ᱫᱷᱟᱣ ᱛᱤᱱ ᱠᱷᱚᱱ ᱪᱚ ᱥᱟᱱᱟ ᱞᱮᱫ ᱢᱮᱛᱮ ᱤᱧᱮ ᱚᱲᱟᱜ ᱛᱮᱢ ᱵᱚᱞᱚᱭᱮᱱ ᱚᱲᱟᱜ ᱨᱮ ᱵᱟᱝ ᱡᱩᱛ ᱞᱮᱱ ᱛᱟᱢ ᱛᱮ ᱵᱟᱦᱨᱮ ᱥᱮᱫ ᱮᱢ ᱤᱫᱤ ᱠᱤᱫᱤᱧ ᱯᱷᱟᱸᱠᱟ ᱡᱟᱭᱜᱟ ᱥᱮᱫ ᱵᱟᱝ ᱤᱫᱤ ᱠᱟᱛᱮ ᱪᱷᱟᱴᱠᱟ ᱨᱮᱜᱮᱢ ᱫᱷᱩᱨᱟᱹᱣ ᱮᱱ ᱪᱮᱛᱟᱱ ᱨᱮᱱᱟᱜ ᱦᱚᱸᱢ ᱞᱤᱱ ᱠᱮᱫ ᱛᱤᱧ ᱞᱟᱛᱟᱨ ᱨᱮᱦᱚᱸᱢ ᱟᱸᱰᱨᱟᱣ ᱦᱚᱪᱚ ᱠᱤᱫᱤᱧ᱾ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱶᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ? ᱱᱚᱣᱟ ᱨᱮᱭᱟᱜ ᱛᱮᱞᱟ ᱫᱚ ᱰᱮᱥᱠᱨᱤᱯᱥᱚᱱ ᱵᱚᱠᱥ ᱨᱮ ᱧᱮᱞ ᱛᱟᱵᱚᱱ ᱯᱮ ᱢᱮᱱ ᱫᱚ ᱚᱱᱮ ᱡᱟᱦᱟᱸ ᱵᱷᱤᱰᱤᱭᱳ ᱞᱟᱛᱟᱨ ᱨᱮ ᱯᱮᱠᱚᱲ ᱪᱤᱱᱦᱟᱹ ᱧᱮᱞᱚᱜ ᱠᱟᱱᱟ ᱚᱱᱟ ᱨᱮ ᱡᱚᱴᱮᱫ ᱞᱮᱠᱷᱟᱱ ᱜᱮ ᱠᱩᱫᱩᱢ ᱨᱮᱱᱟᱜ ᱛᱮᱞᱟ ᱫᱚ ᱧᱮᱞ ᱧᱟᱢᱚᱜᱼᱟ ᱢᱟ ᱛᱟᱦᱞᱮ ᱠᱩᱫᱩᱢ ᱛᱮᱫ ᱵᱚᱱ ᱠᱩᱥᱤᱭᱟᱜ ᱠᱟᱱ ᱠᱷᱟᱱ ᱢᱤᱫᱴᱟᱝ ᱞᱟᱭᱤᱠ ᱟᱨ ᱥᱮᱭᱟᱨ ᱫᱚ ᱟᱞᱚ ᱵᱚᱱ ᱦᱤᱲᱤᱧ ᱢᱟ ᱟᱨ ᱱᱚᱝᱠᱟᱱ ᱠᱩᱫᱩᱢ ᱠᱚ ᱟᱨᱦᱚᱸ ᱧᱟᱢ ᱞᱟᱹᱜᱤᱫ ᱛᱮ ᱞᱟᱛᱟᱨ ᱨᱮ ᱠᱚᱢᱮᱱᱴ ᱵᱚᱠᱥ ᱨᱮ ᱚᱞ ᱠᱳᱞ ᱛᱟᱵᱚᱱ ᱯᱮ ᱟᱨ ᱪᱮᱱᱮᱞ ᱛᱮᱫ ᱥᱟᱵᱥᱠᱨᱟᱭᱤᱵ ᱠᱟᱛᱟᱵᱚᱱ ᱯᱮ ᱢᱟ ᱛᱟᱦᱞᱮ ᱥᱟᱱᱟᱢ ᱠᱚ ᱡᱚᱦᱟᱨ